A few moments later. ᱜᱟᱛᱮ ᱠᱚ ᱤᱧ ᱜᱮ ᱵᱞᱚᱜᱟᱨ ᱚᱡᱤᱛ ᱛᱮᱦᱮᱧ ᱫᱚ ᱟᱞᱮᱭᱟᱜ ᱡᱟᱭᱜᱟ ᱨᱮᱱᱟᱜ ᱱᱚᱣᱟ ᱯᱩᱠᱷᱨᱤ ᱡᱟᱭᱜᱟ ᱥᱮᱫ ᱤᱧ ᱟᱹᱜᱩ ᱟᱠᱟᱫ ᱵᱚᱱᱟ ᱡᱟᱦᱟᱸ ᱨᱮᱫᱚ ᱟᱹᱰᱤ ᱟᱢᱫᱟ ᱡᱤᱱᱤᱥ ᱢᱮᱱᱟᱜᱼᱟ ᱧᱮᱞ ᱡᱚᱝ ᱨᱮᱱᱟᱜ ᱢᱩᱪᱟᱹᱫ ᱫᱷᱟᱹᱨᱤᱡ ᱛᱟᱦᱮᱱ ᱛᱟᱵᱚᱱ ᱯᱮ ᱟᱹᱰᱤ ᱢᱚᱡᱟ ᱟᱭᱮᱜᱟ ᱱᱟ ᱵᱷᱤᱲᱳ ᱤᱧ ᱫᱚ ᱡᱟᱹᱯᱤᱫ ᱜᱮ ᱵᱩᱡᱷᱟᱹᱣᱤᱧ ᱠᱟᱱᱟ ᱱᱚᱰᱮ ᱫᱚ ᱪᱮᱫᱟᱜ ᱵᱟᱝᱢᱟ ᱟᱹᱰᱤ ᱜᱟᱱ ᱦᱤᱯᱤᱨ ᱦᱤᱯᱤᱨ ᱦᱚᱭ ᱵᱩᱡᱷᱟᱹᱜ ᱠᱟᱱᱟ ᱟᱨ ᱟᱹᱰᱤ ᱜᱟᱱ ᱨᱮᱭᱟᱲ ᱵᱩᱡᱷᱟᱹᱜ ᱠᱟᱱᱟ ᱱᱚᱣᱟ ᱡᱟᱭᱜᱟ ᱫᱚ ᱟᱫᱚ ᱡᱟᱦᱟᱸ ᱛᱤᱥ ᱚᱱᱠᱟ ᱯᱷᱩᱨᱥᱚᱛ ᱤᱧ ᱧᱟᱢ ᱜᱚᱫᱟ ᱤᱧ ᱫᱚ ᱱᱚᱣᱟ ᱡᱟᱭᱜᱟ ᱜᱤᱧ ᱦᱤᱡᱩᱜᱼᱟ ᱪᱮᱫᱟᱜ ᱵᱟᱝᱢᱟ ᱱᱚᱣᱟ ᱡᱟᱭᱜᱟ ᱦᱮᱡ ᱞᱮᱱᱠᱷᱟᱱ ᱢᱚᱱᱮ ᱡᱤᱣᱤ ᱠᱚ ᱮᱠᱫᱚᱢ ᱥᱟᱱᱟᱢ ᱰᱤᱞᱟᱹ ᱢᱟᱞᱟ ᱪᱟᱵᱟᱜᱼᱟ ᱡᱟᱦᱟᱸ ᱛᱤᱱᱟᱹᱜ ᱫᱩᱠ ᱠᱚᱥᱴᱚ ᱛᱟᱞᱟ ᱨᱮᱦᱚᱸ ᱱᱚᱣᱟ ᱡᱟᱭᱜᱟ ᱦᱮᱡ ᱞᱮᱱᱠᱷᱟᱱ ᱜᱮ ᱟᱹᱰᱤ ᱢᱚᱡᱽ ᱵᱩᱡᱷᱟᱹᱜᱼᱟ ᱪᱮᱫᱟᱜ ᱵᱟᱝᱢᱟ ᱱᱚᱰᱮ ᱫᱚ ᱫᱟᱨᱮ ᱯᱟᱞᱟ ᱢᱮᱱᱟᱜᱼᱟ ᱱᱟᱨᱠᱮᱞ ᱫᱟᱨᱮ ᱠᱚ ᱢᱮᱱᱟᱜᱼᱟ ᱩᱞ ᱫᱟᱨᱮ ᱠᱚ ᱢᱮᱱᱟᱜᱼᱟ ᱟᱢᱲᱟ ᱫᱟᱨᱮ ᱠᱚ ᱢᱮᱱᱟᱜᱼᱟ ᱮᱢᱟᱱ ᱛᱮᱭᱟᱜ ᱫᱟᱨᱮ ᱠᱚ ᱢᱮᱱᱟᱜᱼᱟ ᱟᱨ ᱢᱮᱱᱟᱜᱼᱟ ᱵᱟᱦᱟ ᱟᱨ ᱚᱱᱟ ᱠᱷᱚᱱ ᱦᱚᱸ ᱟᱹᱰᱤ ᱢᱟᱨᱟᱝ ᱡᱟᱭᱜᱟ ᱡᱤᱱᱤᱥ ᱠᱟᱱᱟ ᱱᱚᱣᱟ ᱥᱤᱛᱩᱝ ᱫᱤᱱ ᱫᱚ ᱟᱹᱰᱤ ᱜᱟᱱᱮ ᱦᱚᱭᱟ ᱦᱚᱭ ᱧᱟᱢ ᱞᱟᱹᱜᱤᱫ ᱫᱚ ᱤᱧ ᱫᱚ ᱠᱤᱱᱛᱩ ᱟᱹᱰᱤ ᱢᱚᱡᱽ ᱤᱧ ᱵᱩᱡᱷᱟᱹᱣᱟ ᱱᱚᱣᱟ ᱡᱟᱭᱜᱟ ᱚᱱᱟᱛᱮ ᱵᱟᱨ ᱵᱟᱨ ᱱᱚᱣᱟ ᱡᱟᱭᱜᱟ ᱫᱚᱧ ᱦᱤᱡᱩᱜᱼᱟ ᱟᱯᱮ ᱦᱚᱸ ᱡᱩᱫᱤ ᱴᱟᱭᱤᱢ ᱯᱮ ᱧᱟᱢ ᱠᱷᱟᱱ ᱱᱚᱛᱮ ᱫᱟᱬᱟ ᱫᱟᱬᱟ ᱯᱮ ᱦᱤᱡᱩᱜ ᱠᱷᱟᱱ ᱫᱚ ᱛᱟᱨᱟᱥᱤᱧ ᱵᱮᱲᱟ ᱦᱤᱡᱩᱜ ᱯᱮ ᱟᱹᱰᱤ ᱢᱚᱡᱽ ᱱᱚᱣᱟ ᱡᱟᱭᱜᱟ ᱫᱚᱯᱮ ᱵᱩᱡᱷᱟᱹᱣᱟ ᱴᱷᱤᱠ ᱜᱮᱭᱟ ᱟᱯᱮ ᱴᱷᱮᱱᱤᱧ ᱥᱮᱭᱟᱨᱮᱜᱼᱟ ᱱᱚᱣᱟ ᱡᱟᱭᱜᱟ ᱫᱚ ᱟᱹᱰᱤ ᱨᱤᱞᱟᱹᱢᱟᱞᱟ ᱜᱮ ᱵᱩᱡᱷᱟᱹᱜ ᱠᱟᱱᱟ ᱪᱮᱫᱟᱜ ᱵᱟᱝᱢᱟ ᱵᱮᱠᱜᱨᱟᱣᱩᱱᱰ ᱨᱮ ᱡᱟᱦᱟᱸ ᱯᱮ ᱧᱮᱞᱮᱫ ᱠᱟᱱᱟ ᱚᱱᱟ ᱦᱚᱸ ᱟᱹᱰᱤ ᱢᱚᱡᱽ ᱠᱟᱱᱟ ᱟᱨ ᱨᱮᱭᱟᱲ ᱢᱟᱭ ᱨᱮᱭᱟᱲ ᱦᱚᱭᱟ ᱥᱤᱛᱩᱝ ᱦᱚᱸ ᱱᱟᱥᱮᱱᱟᱜ ᱰᱩᱰᱨᱩᱜ ᱠᱟᱜ ᱠᱷᱟᱹᱛᱤᱨ ᱛᱮ ᱩᱱᱟᱹᱜ

ᱚᱱᱟ ᱠᱷᱟᱹᱛᱤᱨ ᱱᱩᱱ ᱜᱷᱟᱹᱲᱤᱡ ᱤᱧ ᱛᱟᱺᱜᱤ ᱛᱟᱲᱟᱜ ᱞᱮᱭᱟ ᱚᱱᱟ ᱫᱚ ᱦᱩᱭᱩᱜ ᱠᱟᱱᱟ ᱱᱚᱜᱼᱚᱭ ᱱᱚᱣᱟ ᱵᱟᱦᱟ ᱧᱮᱞ ᱧᱟᱢᱮᱫ ᱜᱮᱭᱟ ᱵᱚᱱ ᱱᱚᱣᱟ ᱵᱟᱦᱟ ᱫᱚ ᱱᱚᱣᱟ ᱮᱞᱟᱠᱟ ᱨᱮᱫᱚ ᱟᱹᱰᱤ ᱜᱟᱱ ᱧᱟᱢᱚᱜᱼᱟ ᱦᱟᱱᱛᱮ ᱥᱟᱺᱜᱤᱧ ᱥᱮᱫ ᱪᱟᱞᱟᱣ ᱞᱮᱱᱠᱷᱟᱱ ᱦᱚᱸ ᱚᱱᱛᱮ ᱦᱚᱸ ᱜᱚᱴᱟ ᱜᱮ ᱱᱚᱣᱟ ᱵᱟᱦᱟ ᱫᱚ ᱢᱮᱱᱟᱜ ᱟᱠᱟᱫ ᱛᱚᱵᱮ ᱴᱷᱤᱠᱟᱹ ᱫᱟᱲᱮᱭᱟᱜ ᱠᱟᱱᱟ ᱯᱮ ᱡᱟᱦᱟᱸᱭ ᱠᱚ ᱟᱹᱛᱩ ᱠᱚᱨᱮ ᱥᱮ ᱜᱟᱹᱰᱭᱟᱹ ᱠᱚᱨᱮ ᱥᱮ ᱡᱚᱞᱦᱟ ᱠᱚᱨᱮ ᱱᱚᱣᱟ ᱡᱤᱱᱤᱥ ᱢᱮᱱᱟᱜᱼᱟ ᱩᱱᱠᱩ ᱫᱚᱯᱮ ᱵᱟᱲᱟᱭ ᱫᱟᱲᱮᱭᱟᱜ ᱠᱟᱱᱟ ᱟᱨ ᱢᱮᱱᱠᱷᱟᱱ ᱡᱟᱦᱟᱸᱭ ᱠᱚ ᱵᱟᱯᱮ ᱵᱟᱲᱟᱭ ᱫᱟᱲᱮᱭᱟᱜ ᱠᱟᱱᱟ ᱩᱱᱠᱩ ᱫᱚ ᱱᱚᱣᱟ ᱵᱷᱤᱰᱤᱭᱳ ᱨᱮ ᱧᱮᱞ ᱛᱟᱵᱚᱱ ᱯᱮ ᱱᱚᱣᱟ ᱦᱩᱭᱩᱜ ᱠᱟᱱᱟ ᱱᱚᱣᱟ ᱡᱟᱭᱜᱟ ᱨᱮᱱᱟᱜ ᱟᱹᱰᱤ ᱢᱚᱡᱽ ᱵᱟᱦᱟ ᱠᱟᱱᱟ ᱡᱟᱦᱟᱸᱴᱟᱜ ᱫᱚ ᱧᱮᱞ ᱞᱟᱹᱜᱤᱫ ᱦᱚᱲ ᱠᱚ ᱠᱮᱢᱨᱟ ᱠᱚ ᱟᱹᱜᱩ ᱠᱟᱛᱮ ᱱᱚᱣᱟ ᱠᱚ ᱨᱟᱠᱟᱵ ᱤᱫᱤᱭᱟ ᱟᱨ ᱱᱚᱣᱟ ᱠᱚᱨᱮ ᱡᱟᱭᱜᱟ ᱨᱮᱜᱮ ᱥᱩᱴᱤᱝ ᱠᱚᱫᱚ ᱦᱩᱭᱩᱜᱼᱟ ᱟᱫᱚ ᱤᱧ ᱦᱚᱸ ᱚᱱᱟ ᱵᱟᱦᱟ ᱜᱤᱧ ᱫᱮᱠᱷᱟᱣ ᱟᱵᱚᱱ ᱠᱟᱱᱟ ᱪᱮᱫᱟᱜ ᱵᱟᱝᱢᱟ ᱟᱹᱰᱤ ᱢᱟᱨᱟᱝ ᱡᱟᱭᱜᱟ ᱤᱫᱤ ᱠᱟᱛᱮ ᱱᱚᱣᱟ ᱵᱟᱦᱟ ᱫᱚ ᱢᱮᱱᱟᱜᱼᱟ ᱫᱚᱦᱚ ᱨᱮᱜᱮ ᱱᱚᱣᱟ ᱵᱟᱦᱟ ᱫᱚ ᱧᱟᱢᱚᱜᱼᱟ ᱟᱨ ᱱᱚᱣᱟ ᱫᱚ ᱟᱞᱮ ᱮᱨᱤᱭᱟ ᱨᱮᱜᱮ ᱮᱴᱟᱜ ᱡᱟᱭᱜᱟ ᱨᱮ ᱢᱮᱱᱟᱜᱼᱟ ᱛᱚᱵᱮ ᱩᱱᱟᱹᱜ ᱡᱟᱹᱥᱛᱤ ᱠᱟᱭ ᱛᱮᱫᱚ ᱵᱟᱝᱟ ᱱᱚᱣᱟ ᱵᱟᱦᱟ ᱨᱮᱱᱟᱜ ᱧᱩᱛᱩᱢ ᱛᱟᱵᱚᱱ ᱫᱚᱭ ᱞᱟᱹᱭᱟᱵᱚᱱ ᱠᱟᱱᱟ ᱱᱚᱣᱟ ᱵᱟᱦᱟ ᱨᱮᱱᱟᱜ ᱧᱩᱛᱩᱢ ᱫᱚ ᱦᱩᱭᱩᱜ ᱠᱟᱱᱟ ᱯᱟᱱᱟ ᱴᱚᱯᱟ ᱵᱟᱦᱟ ᱡᱟᱦᱟᱸᱴᱟᱜ ᱫᱚᱠᱚ ᱢᱮᱛᱟᱜ ᱠᱟᱱᱟ ᱵᱟᱝᱞᱟᱛᱮ ᱠᱚᱪᱩᱨᱤ ᱯᱟᱱᱟ ᱨᱮᱱᱟᱜ ᱢᱤᱫᱴᱟᱝ ᱡᱟᱹᱛ ᱠᱟᱱᱟ ᱱᱚᱣᱟ ᱫᱚ

ᱱᱟᱥᱮᱱᱟᱜ ᱤᱧ ᱰᱩᱰᱨᱩᱜ ᱟᱠᱟᱫ ᱛᱮ ᱩᱱᱟᱹᱜ ᱜᱞᱮᱡᱽ ᱦᱚᱭᱛᱚ ᱵᱟᱝ ᱧᱟᱢᱚᱜ ᱠᱟᱱᱟ ᱢᱮᱱᱠᱷᱟᱱ ᱱᱚᱣᱟ ᱫᱚ ᱟᱹᱰᱤ ᱪᱮᱦᱨᱟ ᱠᱮᱢᱨᱟ ᱨᱮᱫᱚ ᱦᱤᱡᱩᱜ ᱜᱮᱭᱟ ᱟᱨ ᱮᱢᱱᱤ ᱛᱮᱢᱟ ᱧᱮᱞᱚᱜ ᱛᱮᱢᱟ ᱟᱹᱰᱤ ᱵᱮᱥ ᱪᱟᱞᱟᱜ ᱠᱟᱹᱱᱟᱹᱧ ᱟᱞᱮᱭᱟᱜ ᱵᱟᱜᱟᱱ ᱥᱮᱱ ᱜᱮ ᱱᱚᱣᱟ ᱵᱷᱤᱛᱤᱨ ᱥᱮᱱ ᱨᱮ ᱠᱟᱹᱴᱤᱡ ᱪᱩᱞᱩᱝ ᱫᱟᱨᱮ ᱫᱮᱡ ᱵᱩᱡᱷᱟᱹᱣᱤᱧ ᱠᱟᱱᱟ ᱵᱚᱲᱮ ᱠᱷᱟᱛᱟᱨᱱᱟᱠ ᱞᱚᱜ ᱟᱹᱰᱤ ᱫᱤᱱ ᱠᱷᱚᱱ ᱫᱟᱨᱮ ᱵᱟᱝ ᱫᱮᱡ ᱦᱩᱭ ᱠᱟᱱᱟ ᱟᱨ ᱚᱱᱟ ᱫᱟᱨᱮᱧ ᱫᱮᱡᱚᱜ ᱞᱟᱹᱜᱤᱫ ᱤᱧ ᱫᱚ ᱧᱮᱞᱮᱫ ᱠᱚᱣᱟᱧ ᱧᱩᱨ ᱞᱮ ᱮᱢᱟᱱ ᱞᱮᱱᱠᱷᱟᱱ ᱯᱟᱪᱮᱫ ᱡᱟᱦᱟᱸᱭ ᱠᱚᱠᱚ ᱞᱟᱸᱫᱟᱭᱟ ᱚᱱᱟᱛᱮ ᱜᱚᱴᱟᱧ ᱠᱚᱭᱚᱜ ᱵᱟᱲᱟᱭᱮᱫᱟ ᱡᱟᱛᱮ ᱟᱞᱚ ᱠᱚ ᱞᱟᱸᱫᱟᱭᱤᱧ ᱢᱟ ᱦᱚᱲ ᱠᱚᱦᱚᱸ ᱵᱟᱹᱱᱩᱜ ᱠᱚᱣᱟ ᱱᱤᱭᱟᱹ ᱯᱷᱟᱸᱠ ᱨᱮ ᱠᱟᱹᱴᱤᱡ ᱪᱩᱞᱩᱝ ᱤᱧ ᱫᱮᱡ ᱜᱚᱫ ᱞᱮᱱ ᱨᱮᱜᱮ ᱫᱟᱨᱮ ᱜᱮ ᱫᱟᱨᱮᱧ ᱫᱮᱡᱚᱜ ᱠᱟᱱᱟ ᱜᱟᱛᱮ ᱠᱚ ᱟᱨ ᱤᱧ ᱫᱚ ᱫᱟᱨᱮᱧ ᱫᱮᱡ ᱟᱠᱟᱱ ᱛᱮ ᱱᱚᱣᱟ ᱫᱟᱨᱮ ᱪᱮᱛᱟᱱ ᱠᱷᱚᱱ ᱫᱚ ᱱᱚᱝᱠᱟ ᱧᱮᱞᱚᱜ ᱠᱟᱱᱟ ᱜᱚᱴᱟ ᱯᱟᱠᱟᱲ ᱟᱫᱚ ᱱᱤᱛᱚᱜ ᱫᱚ ᱫᱟᱨᱮᱧ ᱫᱮᱡ ᱟᱠᱟᱱᱟ ᱡᱩᱫᱤ ᱡᱩᱫᱤ ᱧᱩᱨᱩᱜᱼᱟ ᱢᱤᱫ ᱫᱷᱟᱣ ᱵᱩᱡᱷᱟᱹᱣ ᱫᱟᱲᱮᱭᱟᱜ ᱠᱟᱱᱟ ᱯᱮ ᱟᱫᱚ ᱚᱱᱟ ᱵᱷᱤᱰᱤᱭᱳ ᱫᱚ ᱵᱟᱯᱮ ᱧᱟᱢᱟ ᱡᱩᱫᱤ ᱧᱩᱨᱩᱜ ᱠᱷᱟᱱ ᱫᱚ ᱚᱱᱟ ᱵᱷᱤᱰᱤᱭᱳ ᱫᱚ ᱵᱟᱯᱮ ᱧᱟᱢᱟ ᱛᱚᱵᱮ ᱫᱟᱨᱮ ᱫᱮᱡ ᱨᱮᱱᱟᱜ ᱵᱷᱤᱰᱤᱭᱳ ᱜᱤᱧ ᱫᱮᱠᱷᱟᱣ ᱟᱵᱚᱱ ᱠᱟᱱᱟ ᱡᱩᱫᱤ ᱧᱩᱨᱩᱜ ᱠᱷᱟᱱ ᱫᱚ ᱚᱱᱟ ᱫᱚ ᱵᱟᱹᱧ ᱫᱮᱠᱷᱟᱣ ᱠᱟᱱᱟ ᱳᱠᱮ

ᱟᱨ ᱮᱠᱮᱱ ᱞᱟᱡ ᱛᱮ ᱵᱞᱚᱠ ᱴᱚᱞᱚᱠ ᱵᱟᱝ ᱩᱰᱩᱠᱚᱜ ᱠᱟᱱᱟ ᱤᱧᱟᱹᱜ ᱞᱟᱡ ᱠᱚᱦᱚᱸ ᱵᱞᱚᱠ ᱩᱛᱟᱹᱨ ᱟᱠᱟᱱᱟ ᱥᱩᱫᱷᱩ ᱫᱟᱜ ᱜᱤᱧ ᱧᱩ ᱟᱠᱟᱫᱼᱟ ᱟᱨ ᱪᱮᱫ ᱦᱚᱸ ᱵᱟᱝᱟ ᱟᱨ ᱥᱤᱛᱩᱝ ᱠᱷᱚᱱ ᱥᱚᱸᱜᱮ ᱥᱚᱸᱜᱮ ᱫᱟᱜ ᱫᱚ ᱧᱩ ᱵᱟᱝ ᱜᱟᱱᱚᱜ ᱠᱟᱱ ᱨᱮᱦᱚᱸ ᱮᱱᱨᱮᱦᱚᱸ ᱫᱟᱜ ᱛᱮᱛᱟᱝ ᱠᱟᱱ ᱨᱮᱦᱚᱸ ᱤᱧ ᱫᱚ ᱠᱚᱰᱨᱚᱡ ᱢᱮᱱᱛᱮ ᱫᱟᱜ ᱫᱚᱧ ᱧᱩ ᱠᱟᱣᱱᱟ ᱛᱚ ᱨᱮᱸᱜᱮᱡ ᱛᱮ ᱟᱹᱰᱤ ᱜᱷᱟᱹᱲᱤᱡ ᱵᱞᱚᱠ ᱫᱚ ᱵᱟᱝ ᱦᱩᱭᱩᱜ ᱠᱟᱱᱟ ᱚᱱᱟᱛᱮ ᱥᱟᱱᱟᱢ ᱠᱚᱴᱷᱮᱱ ᱵᱤᱫᱟᱹᱭᱤᱧ ᱦᱟᱛᱟᱣᱮᱫᱟ ᱯᱟᱸᱪ ᱢᱤᱱᱤᱴ ᱜᱟᱱ ᱱᱚᱣᱟ ᱡᱟᱭᱜᱟ ᱨᱮᱫᱚ ᱤᱧ ᱫᱚ ᱠᱟᱹᱴᱤᱡ ᱪᱩᱞᱤᱧ ᱜᱤᱛᱤᱡ ᱡᱤᱨᱟᱹᱜᱼᱟ ᱱᱚᱝᱠᱟ ᱟᱹᱰᱤ ᱢᱚᱡᱽ ᱵᱩᱡᱷᱟᱹᱜ ᱥᱟᱱᱟᱢ ᱠᱚ ᱜᱟᱛᱮ ᱠᱚ ᱢᱚᱡᱽ ᱜᱮ ᱛᱟᱦᱮᱱ ᱛᱟᱵᱚᱱ ᱯᱮ ᱴᱷᱤᱠ ᱜᱮᱭᱟ ᱟᱨᱚ ᱦᱟᱯᱮᱱ ᱫᱤᱱ ᱨᱮᱱᱟᱜ ᱵᱞᱚᱜ ᱨᱮᱵᱚᱱ ᱧᱟᱯᱟᱢᱟ ᱤᱱᱟᱹ ᱜᱷᱟᱹᱲᱤᱡ ᱫᱚ ᱥᱟᱱᱟᱢ ᱠᱚᱜᱮ ᱟᱹᱰᱤ ᱢᱚᱡᱽ ᱛᱟᱦᱮᱱ ᱛᱟᱵᱚᱱ